ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱛᱚᱵᱮ ᱟᱵᱚᱣᱟᱜ ᱜᱮᱭᱟᱱ ᱤᱫᱤ ᱠᱟᱛᱮ ᱛᱮᱦᱮᱧ ᱢᱤᱫ ᱵᱟᱨ ᱯᱚᱫ ᱛᱷᱩᱛᱤ ᱛᱟᱞᱟ ᱛᱮᱵᱚ ᱜᱟᱯᱟᱞᱢᱟᱨᱟᱜᱼᱟ ᱛᱚᱵᱮ ᱱᱚᱣᱟ ᱛᱷᱩᱛᱤ ᱫᱚ ᱱᱚᱝᱠᱟ ᱟᱵᱚ ᱢᱤᱫᱴᱤᱡ ᱦᱚᱲ ᱜᱮᱭᱟᱱ ᱦᱟᱛᱟᱣ ᱨᱮᱭᱟᱜ ᱟᱹᱰᱤ ᱡᱳᱨᱮ ᱤᱪᱪᱷᱟ ᱠᱮᱜᱼᱟ ᱩᱱᱤ ᱦᱚᱲ ᱫᱚ ᱚᱱᱟ ᱦᱤᱞᱳᱜ ᱠᱷᱚᱱ ᱟᱹᱰᱤ ᱜᱟᱱ ᱵᱚᱦᱤ ᱯᱟᱲᱦᱟᱣ ᱠᱮᱜᱼᱟᱭ ᱡᱟᱦᱟᱸ ᱛᱤᱱᱟᱹᱜ ᱥᱚᱝᱥᱟᱨ ᱨᱮ ᱛᱟᱦᱮᱸ ᱠᱟᱱᱟ ᱡᱚᱛᱚ ᱧᱟᱢ ᱟᱹᱜᱩ ᱠᱟᱛᱮ ᱥᱤᱧ ᱵᱟᱝᱟ ᱧᱤᱫᱟᱹ ᱵᱟᱝᱟ ᱯᱟᱲᱦᱟᱣ ᱠᱮᱜᱼᱟᱭ ᱯᱟᱲᱦᱟᱣ ᱠᱟᱛᱮ ᱜᱮᱭᱟᱱᱮ ᱟᱨᱡᱟᱣ ᱠᱮᱜᱼᱟ ᱟᱨᱡᱟᱣ ᱠᱟᱛᱮ ᱯᱚᱸᱰᱤᱛᱮ ᱵᱮᱱᱟᱣᱮᱱᱟ ᱯᱚᱸᱰᱤᱛ ᱵᱮᱱᱟᱣ ᱠᱟᱛᱮ ᱫᱤᱥᱚᱢ ᱫᱟᱬᱟᱱ ᱡᱚᱛᱚ ᱵᱚᱲᱮ ᱚᱰᱚᱠᱮᱱᱟᱭ ᱩᱱ ᱡᱚᱦᱚᱜ ᱢᱤᱫ ᱫᱤᱱ ᱯᱟᱲᱟᱣᱮᱱᱟ ᱥᱟᱺᱜᱤᱧ ᱫᱤᱥᱚᱢ ᱫᱟᱬᱟᱱ ᱨᱮᱭᱟᱜ ᱚᱰᱚᱠᱮᱱᱟᱭ ᱩᱱᱤ ᱯᱚᱸᱰᱤᱛ ᱥᱟᱺᱜᱤᱧ ᱫᱤᱥᱚᱢ ᱫᱟᱬᱟᱱ ᱨᱮᱭᱟᱜ ᱛᱚᱵᱮ ᱚᱱᱟ ᱥᱟᱺᱜᱤᱧ ᱫᱤᱥᱚᱢ ᱫᱟᱬᱟᱱ ᱡᱚᱦᱚᱜ ᱢᱤᱫᱴᱟᱝ ᱢᱟᱨᱟᱝ ᱵᱩᱨᱩ ᱯᱟᱨᱚᱢ ᱛᱮ ᱦᱩᱭᱟᱭᱟ ᱩᱱᱤ ᱯᱚᱸᱰᱤᱛ ᱡᱮᱛᱮ ᱵᱚᱞᱮ ᱚᱱᱟ ᱵᱩᱨᱩᱭ ᱯᱟᱨᱚᱢᱮᱜᱼᱟ ᱯᱟᱨᱚᱢᱚᱜ ᱮ ᱥᱮᱱᱚᱜ ᱠᱟᱱᱟ ᱩᱱ ᱡᱚᱦᱚᱜ ᱢᱤᱫᱴᱤᱡ ᱵᱩᱨᱩ ᱫᱟᱬᱟᱱ ᱦᱚᱲ ᱟᱡ ᱥᱟᱞᱟᱜ ᱠᱤᱱ ᱧᱟᱯᱟᱢᱮᱱᱟ ᱵᱩᱨᱩ ᱫᱟᱬᱟᱱ ᱦᱚᱲ ᱥᱟᱞᱟᱜ ᱠᱤᱱ ᱧᱟᱯᱟᱢᱮᱱ ᱠᱷᱟᱱ ᱟᱫᱚ ᱛᱟᱭᱚᱢ ᱫᱚ ᱩᱱᱤ ᱵᱩᱨᱩ ᱫᱟᱬᱟᱱ ᱦᱚᱲ ᱫᱚ ᱯᱚᱸᱰᱤᱛᱮ ᱢᱮᱛᱟᱭ ᱠᱟᱱᱟ ᱵᱟᱵᱟ ᱱᱚᱣᱟ ᱦᱚᱨ ᱛᱮᱵᱤᱱ ᱥᱮᱱᱚᱜ ᱠᱟᱱᱟ ᱢᱮᱱᱠᱷᱟᱱ ᱱᱚᱣᱟ ᱵᱩᱨᱩ ᱨᱮᱫᱚ ᱟᱹᱰᱤᱜᱟᱱ ᱠᱩᱞᱵᱟᱱᱟ ᱠᱚ ᱢᱮᱱᱟᱜ ᱠᱚᱣᱟ ᱛᱟᱹᱨᱩᱵ ᱠᱚ ᱢᱮᱱᱟᱜ ᱠᱚᱣᱟ ᱪᱮᱴᱟ ᱠᱚ ᱢᱮᱱᱟᱜ ᱠᱚᱣᱟ ᱟᱫᱚ ᱤᱱᱟᱹᱜ ᱠᱷᱟᱱ ᱜᱮ ᱩᱱᱤ ᱯᱚᱸᱰᱤᱛᱮ ᱢᱮᱱ ᱠᱮᱜᱼᱟ ᱦᱚᱸ ᱱᱚᱝᱠᱟᱱ ᱵᱩᱨᱩ ᱫᱚ ᱤᱧ ᱫᱚ ᱟᱹᱰᱤᱜᱟᱱᱤᱧ ᱧᱮᱞ ᱟᱠᱟᱫᱼᱟ ᱱᱚᱝᱠᱟᱱ ᱵᱩᱨᱩ ᱠᱟᱛᱷᱟ ᱫᱚ ᱤᱧ ᱟᱹᱰᱤᱜᱟᱱ ᱵᱚᱦᱤ ᱨᱤᱧ ᱯᱟᱲᱦᱟᱣ ᱟᱠᱟᱫᱼᱟ ᱟᱹᱰᱤᱜᱟᱱ ᱜᱮᱭᱟᱱᱤᱧ ᱟᱨᱡᱟᱣ ᱟᱠᱟᱫᱼᱟ ᱟᱨᱦᱚᱸ ᱟᱢᱮᱢ ᱥᱤᱠᱷᱟᱹᱣᱤᱧ ᱠᱟᱱᱟ ᱡᱚᱛᱚ ᱦᱚᱲ ᱯᱚᱱᱰᱤᱛ ᱩᱱᱤ ᱚᱱᱟ ᱠᱟᱛᱷᱟᱭ ᱢᱮᱱ ᱠᱮᱜᱼᱟ ᱟᱫᱚ ᱵᱩᱨᱩ ᱫᱟᱬᱟᱱ ᱦᱚᱲᱮ ᱢᱮᱱ ᱠᱮᱜᱼᱟ ᱵᱟᱵᱟ ᱟᱹᱞᱤᱧ ᱫᱚ ᱟᱹᱵᱤᱱ ᱫᱚ ᱵᱟᱹᱵᱤᱱ ᱵᱟᱹᱞᱤᱧ ᱥᱤᱠᱷᱟᱹᱣᱮᱫ ᱵᱤᱱᱟ ᱟᱹᱞᱤᱧ ᱫᱚ ᱢᱩᱨᱩᱠᱷ ᱦᱚᱲ ᱠᱟᱱᱟᱞᱤᱧ ᱤᱠᱷᱟᱹᱱ ᱱᱚᱣᱟ ᱵᱩᱨᱩ ᱫᱟᱬᱟᱱ ᱞᱟᱹᱜᱤᱫ ᱠᱷᱟᱱ ᱵᱚᱦᱤ ᱯᱟᱲᱦᱟᱣ ᱜᱮᱥᱮ ᱵᱤᱱ ᱪᱮᱫ ᱟᱠᱟᱜᱼᱟ ᱤᱠᱷᱟᱹᱱ ᱫᱟᱨᱮ ᱫᱮᱡᱚᱜ ᱵᱤᱱ ᱵᱟᱰᱟᱭᱟ ᱪᱮ ᱵᱟᱝᱟ ᱚᱱᱟ ᱦᱚᱸ ᱵᱟᱹᱧ ᱵᱟᱰᱟᱭᱟ ᱡᱩᱫᱤ ᱵᱩᱨᱩ ᱵᱷᱤᱛᱨᱤ ᱨᱮ ᱥᱮᱱᱚᱜ ᱡᱚᱦᱚᱜ ᱴᱟᱴᱠᱟ ᱜᱮ ᱡᱤᱵᱚ ᱡᱚᱱᱛᱩ ᱠᱚ ᱚᱰᱚᱠᱮᱱᱟ ᱠᱩᱞ ᱵᱟᱱᱟ ᱠᱚ ᱚᱰᱚᱠᱮᱱᱟ ᱮᱱᱠᱷᱟᱱ ᱟᱹᱵᱤᱱ ᱪᱮᱠᱟ ᱛᱮᱵᱤᱱ ᱫᱟᱹᱲ ᱯᱩᱪᱩᱡᱚᱜᱼᱟ ᱪᱮᱠᱟᱛᱮ ᱟᱹᱵᱤᱱᱟᱜ ᱡᱤᱵᱚᱱ ᱵᱤᱱ ᱨᱚᱠᱷᱟᱭᱟ ᱟᱨ ᱱᱚᱣᱟ ᱡᱤᱵᱚᱱ ᱨᱚᱠᱷᱟ ᱞᱟᱹᱜᱤᱫ ᱠᱷᱟᱱ ᱟᱹᱵᱤᱱ ᱫᱟᱨᱮ ᱫᱮᱡᱚᱜ ᱫᱚ ᱪᱮᱫᱚᱜ ᱱᱤᱦᱟᱹᱛᱤ ᱫᱚᱨᱠᱟᱨ ᱜᱮᱭᱟ ᱡᱩᱫᱤ ᱫᱟᱨᱮ ᱫᱮᱡᱚᱜ ᱵᱟᱹᱵᱤᱱ ᱪᱮᱫ ᱠᱟᱜᱼᱟ ᱮᱱᱠᱷᱟᱱ ᱠᱩᱞ ᱵᱟᱱᱟ ᱠᱷᱚᱱ ᱟᱹᱵᱤᱱ ᱫᱚ ᱵᱟᱹᱵᱤᱱ ᱨᱚᱠᱠᱷᱟ ᱫᱟᱲᱮᱭᱟᱜᱼᱟ ᱤᱱᱟᱹᱜ ᱠᱷᱟᱱ ᱜᱮ ᱩᱱᱤ ᱯᱚᱸᱰᱤᱛ ᱫᱚ ᱚᱸᱰᱮ ᱠᱷᱚᱱ ᱜᱮ ᱯᱟᱹᱪᱷᱞᱟᱹ ᱛᱮ ᱵᱷᱚᱨᱚᱛᱮ ᱨᱩᱣᱟᱹᱲ ᱮᱱᱟᱭ ᱯᱚᱸᱰᱤᱛ ᱵᱚᱨᱚᱛᱮ ᱨᱩᱣᱟᱹᱲ ᱠᱟᱛᱮ ᱚᱱᱟ ᱦᱤᱞᱳᱜ ᱩᱭᱦᱟᱹᱨ ᱠᱮᱜᱼᱟ ᱟᱪᱪᱷᱟ ᱩᱱᱤ ᱵᱩᱨᱩ ᱫᱟᱬᱟᱱ ᱦᱚᱲ ᱢᱩᱨᱩᱠ ᱜᱮᱭᱟᱭ ᱥᱚᱛᱚ ᱟᱡ ᱴᱷᱮᱱ ᱯᱩᱥᱛᱚᱠᱚᱜᱚᱛᱚ ᱜᱮᱭᱟᱱ ᱦᱚᱸ ᱵᱟᱹᱱᱩᱜᱼᱟ ᱥᱚᱛᱚ ᱤᱠᱷᱟᱹᱱ ᱟᱡ ᱴᱷᱮᱱ ᱡᱤᱵᱚᱱ ᱚᱱᱩᱵᱷᱩᱛᱤ ᱨᱮᱭᱟᱜ ᱜᱮᱭᱟᱱ ᱢᱮᱱᱟᱜᱼᱟ ᱚᱱᱟ ᱡᱤᱵᱚᱱ ᱚᱱᱩᱵᱷᱩᱛᱤ ᱨᱮᱭᱟᱜ ᱜᱮᱭᱟᱱ ᱜᱮ ᱟᱡ ᱴᱷᱮᱱ ᱞᱟᱜᱟᱣ ᱠᱮᱫ ᱠᱷᱟᱱ ᱡᱤᱵᱚ ᱡᱚᱱᱛᱩ ᱠᱷᱚᱱ ᱟᱡ ᱮ ᱥᱩᱨᱚᱠᱠᱷᱟ ᱛᱟᱦᱮᱱ ᱠᱟᱱᱟ ᱠᱤᱱᱛᱩ ᱤᱧ ᱩᱱᱟᱹᱜ ᱜᱟᱱ ᱜᱮᱭᱟᱱᱤᱧ ᱦᱟᱛᱟᱣ ᱟᱠᱟᱫᱼᱟ ᱥᱚᱛᱚ ᱤᱧ ᱫᱚ ᱡᱤᱵᱚᱱ ᱚᱱᱩᱵᱷᱩᱛᱤ ᱜᱮᱭᱟᱱ ᱛᱤᱧ ᱵᱟᱹᱱᱩᱜᱼᱟ ᱛᱮᱦᱮᱧ ᱵᱚᱦᱤ ᱯᱟᱲᱦᱟᱣ ᱠᱷᱚᱱ ᱟᱹᱰᱤ ᱜᱟᱱ ᱜᱮᱭᱟᱱᱤᱧ ᱪᱮᱫ ᱟᱠᱟᱫᱼᱟ ᱤᱠᱷᱟᱹᱱ ᱫᱟᱨᱮ ᱫᱮᱡᱚᱜ ᱵᱟᱹᱧ ᱵᱟᱲᱟᱭᱟ ᱱᱚᱰᱮ ᱵᱚᱭᱦᱟ ᱠᱟᱛᱷᱟ ᱦᱤᱡᱩᱜ ᱠᱟᱱᱟ ᱟᱵᱚ ᱡᱚᱛᱚᱣᱟᱜ ᱠᱟᱹᱢᱤ ᱨᱮᱜᱮ ᱜᱮᱭᱟᱱ ᱫᱚ ᱯᱟᱲᱦᱟᱣ ᱠᱟᱛᱮ ᱵᱚ ᱵᱟᱰᱟᱭ ᱫᱟᱲᱮᱭᱟᱜᱼᱟ ᱯᱚᱸᱰᱤᱛ ᱠᱷᱚᱱ ᱢᱚᱦᱟ ᱯᱚᱸᱰᱤᱛ ᱵᱚ ᱵᱮᱱᱟᱣ ᱫᱟᱲᱮᱭᱟᱜᱼᱟ ᱤᱠᱷᱟᱹᱱ ᱟᱹᱛᱩ ᱫᱤᱥᱚᱢ ᱦᱚᱲ ᱨᱮᱱ ᱢᱩᱨᱩᱠ ᱦᱚᱲ ᱠᱚᱦᱚᱸ ᱴᱷᱮᱱ ᱦᱚᱸ ᱟᱵᱚ ᱠᱷᱚᱱ ᱟᱹᱰᱤ ᱜᱟᱱ ᱜᱮᱭᱟᱱ ᱢᱮᱱᱟᱜ ᱛᱟᱵᱚ ᱟᱠᱚᱣᱟᱜ ᱜᱮᱭᱟᱱ ᱦᱚᱸ ᱟᱹᱰᱤ ᱢᱟᱨᱟᱝ ᱜᱮᱭᱟᱱ ᱠᱟᱱ ᱜᱮᱭᱟ ᱩᱱᱠᱩ ᱦᱚᱸ ᱟᱵᱚ ᱡᱟᱦᱟᱸ ᱵᱟᱵᱚ ᱵᱟᱰᱟᱭᱟ ᱟᱠᱚ ᱠᱚ ᱵᱟᱰᱟᱭᱟ ᱟᱨ ᱟᱵᱚ ᱡᱟᱦᱟᱸ ᱵᱟᱰᱟᱭᱟ ᱟᱠᱚ ᱵᱟᱠᱚ ᱵᱟᱰᱟᱭᱟ ᱚᱱᱟᱛᱮ ᱯᱚᱨᱚᱥᱯᱚᱨᱚ ᱵᱷᱤᱛᱤᱨ ᱨᱮ ᱟᱫᱟᱱ ᱯᱨᱚᱫᱟᱱ ᱠᱟᱛᱮ ᱟᱵᱚ ᱡᱤᱵᱚᱱ ᱨᱮᱭᱟᱜ ᱚᱱᱩᱵᱷᱩᱛᱤ ᱵᱚ ᱵᱩᱡᱷᱟᱹᱣ ᱫᱟᱲᱮᱭᱟᱜᱼᱟ ᱟᱨ ᱚᱱᱟ ᱤᱫᱤ ᱠᱟᱛᱮ ᱯᱚᱸᱰᱤᱛ ᱚᱱᱟ ᱦᱤᱞᱳᱜ ᱮ ᱵᱩᱡᱷᱟᱹᱣ ᱠᱮᱜᱼᱟ ᱵᱟᱝᱟ ᱡᱤᱵᱚᱱ ᱚᱱᱩᱵᱷᱩᱛᱤ ᱜᱮᱭᱟᱱ ᱫᱚ ᱟᱹᱰᱤ ᱢᱟᱨᱟᱝ ᱜᱮᱭᱟᱱ ᱠᱟᱱᱟ ᱯᱩᱥᱛᱚᱠᱜᱚᱛᱚ ᱜᱮᱭᱟᱱ ᱥᱩᱢᱩᱝ ᱫᱚ ᱵᱟᱝᱟ ᱡᱤᱵᱚᱱ ᱚᱱᱩᱵᱷᱩᱛᱤ ᱜᱮᱭᱟᱱ ᱦᱚᱸ ᱛᱟᱦᱮᱱ ᱱᱤᱦᱟᱹᱛᱤ ᱫᱚᱨᱠᱟᱨ ᱠᱟᱱᱟ ᱢᱟ ᱛᱚᱵᱮ ᱟᱹᱞᱤᱧᱟᱜ ᱛᱷᱩᱛᱤ ᱪᱮᱫ ᱞᱮᱠᱟ ᱯᱮ ᱵᱩᱡᱷᱟᱹᱣ ᱠᱮᱜᱼᱟ ᱱᱚᱣᱟ ᱪᱮᱱᱮᱞ ᱢᱟᱫᱽᱫᱷᱚᱢ ᱛᱮ ᱞᱟᱭᱤᱠ ᱥᱟᱵᱥᱠᱨᱟᱭᱤᱵᱽ ᱠᱚᱢᱮᱱᱴ ᱛᱟᱵᱚᱱ ᱯᱮ ᱢᱟ ᱛᱚᱵᱮ ᱥᱟᱱᱟᱢ ᱠᱚ ᱡᱚᱦᱟᱨ